ᱠᱚ ᱢᱩᱨᱠᱷ ᱜᱮᱭᱟ ᱟᱨ ᱥᱟᱱᱛᱟᱲ ᱯᱟᱨᱜᱟᱱᱟ ᱨᱮᱱ ᱫᱚ ᱟᱹᱰᱤ ᱡᱳᱨ ᱠᱚ ᱰᱮᱵᱷᱞᱚᱯ ᱟᱠᱟᱱᱟ ᱟᱫᱚ ᱥᱟᱱᱛᱟᱲ ᱯᱟᱨᱜᱟᱱᱟ ᱨᱮᱱᱟᱜ ᱰᱮᱵᱷᱞᱚᱯ ᱜᱤᱧ ᱞᱟᱹᱭ ᱧᱚᱜ ᱮᱫ ᱛᱟᱵᱚᱱᱟ ᱥᱟᱱᱛᱟᱲ ᱯᱟᱨᱜᱟᱱᱟ ᱫᱚ ᱪᱮᱫᱟᱜ ᱡᱮ ᱦᱮᱢᱚᱱᱛ ᱥᱚᱨᱮᱱ ᱦᱚᱸ ᱚᱸᱰᱮ ᱜᱮ ᱡᱟᱦᱟᱱ ᱠᱤᱪᱷᱩ ᱜᱮ ᱦᱩᱭᱩᱜ ᱠᱟᱱᱟ ᱯᱨᱳᱜᱨᱟᱢ ᱟᱹᱰᱤ ᱜᱟᱱ ᱞᱟᱵᱷ ᱮ ᱮᱢᱟ ᱟᱠᱚ ᱠᱟᱱᱟ ᱟᱫᱚ ᱜᱚᱜᱚ ᱦᱚᱲ ᱞᱟᱹᱜᱤᱫ ᱫᱚ ᱢᱟᱨᱟᱝ ᱞᱟᱵᱷ ᱫᱚ ᱵᱟᱥ ᱥᱴᱮᱱᱰ ᱥᱮᱫ ᱞᱮᱠᱟᱛᱮ ᱚᱱᱟ ᱢᱟᱹᱲᱤ ᱦᱟᱺᱰᱤ ᱟᱹᱠᱷᱨᱤᱧ

ᱯᱩᱨᱟᱹ ᱱᱚᱣᱟ ᱵᱷᱟᱨᱚᱛ ᱟᱨ ᱵᱷᱟᱨᱚᱛ ᱠᱷᱚᱱ ᱵᱟᱨᱦᱮ ᱨᱮ ᱡᱟᱦᱟᱸᱭ ᱠᱟᱹᱢᱤ ᱠᱟᱱ ᱥᱟᱞᱠᱷᱟᱱ ᱢᱩᱨᱢᱩ ᱩᱱᱤ ᱵᱮᱵᱚᱛ ᱛᱮ ᱨᱮᱠᱷᱟ ᱴᱩᱰᱩᱭ ᱢᱮᱱᱮᱜᱼᱟ ᱠᱤ ᱱᱤᱛ ᱜᱮ ᱚᱞ ᱪᱤᱠᱤ ᱫᱚ ᱡᱟᱱᱟᱢᱮᱱᱟ ᱩᱱᱟᱹᱜ ᱫᱤᱱ ᱨᱮ ᱚᱠᱟᱨᱮ ᱯᱮ ᱛᱟᱦᱮᱸ ᱞᱮᱱᱟᱭ ᱥᱟᱞᱠᱷᱟᱱ ᱢᱩᱨᱢᱩ ᱫᱚ ᱫᱩ ᱦᱟᱡᱟᱨ ᱛᱮᱭᱤᱥ ᱨᱮᱜᱮᱭ ᱞᱟᱹᱜᱩᱭᱮᱫᱟ ᱟᱞᱮ ᱫᱚ ᱵᱟᱞᱮ ᱞᱟᱹᱜᱩ ᱦᱚᱪᱚᱣᱟᱜᱼᱟ ᱟᱢᱟᱜ ᱫᱚ ᱯᱟᱹᱜᱽᱞᱤ ᱱᱚᱸᱰᱮ ᱫᱚ ᱟᱦ ᱢᱚᱨᱚᱠᱟᱣ ᱨᱮᱱᱟᱜ ᱫᱚ ᱠᱚᱱᱚ ᱦᱚᱸ ᱚᱫᱷᱤᱠᱟᱨ ᱵᱟᱹᱱᱩᱜᱼᱟ ᱮᱠ ᱥᱮ ᱮᱠ ᱥᱚᱢᱟᱡᱽ ᱞᱟᱹᱜᱤᱫ ᱠᱚ ᱠᱟᱹᱢᱤ ᱠᱟᱱᱟ ᱟᱨ ᱠᱚ ᱞᱟᱜᱟᱣ ᱟᱠᱟᱱᱟ ᱟᱨ ᱱᱤᱭᱟᱹ ᱩᱭᱦᱟᱹᱨ ᱢᱮ ᱮᱠ ᱢᱟᱛᱨᱚ ᱥᱟᱞᱠᱷᱟᱱ ᱢᱩᱨᱢᱩ ᱜᱮ ᱱᱚᱣᱟ ᱵᱷᱟᱨᱚᱛ ᱨᱮᱱ ᱟᱨ ᱵᱷᱟᱨᱚᱛ ᱠᱷᱚᱱ ᱵᱟᱦᱨᱮ ᱨᱮᱱ ᱦᱚᱸᱭ ᱡᱟᱜᱽᱣᱟᱨ ᱟᱠᱟᱫ ᱠᱚᱣᱟ ᱚᱱᱠᱟ ᱫᱚ ᱚᱠᱚᱭ ᱱᱮᱛᱟ ᱟᱨ ᱢᱚᱱᱛᱨᱤᱭᱟᱜ ᱚᱠᱟᱛ ᱜᱮ ᱵᱟᱭ ᱦᱩᱭ ᱟᱠᱟᱱᱟ ᱡᱟᱦᱟᱸ ᱫᱚ ᱦᱮᱸ ᱱᱤᱭᱟᱹ ᱫᱚᱠᱚ ᱫᱟᱲᱮ ᱟᱠᱟᱫ ᱜᱮᱭᱟ ᱟᱹᱫᱤᱵᱟᱹᱥᱤ ᱨᱤᱡᱟᱨᱵᱷ ᱥᱤᱴ ᱠᱷᱚᱱ ᱠᱚ ᱵᱮᱱᱟᱣ ᱟᱠᱟᱱᱟ ᱮᱢ ᱯᱤ ᱮᱢ ᱮᱞ ᱮ ᱢᱚᱱᱛᱨᱤ ᱱᱚᱣᱟ ᱡᱷᱟᱲᱠᱷᱚᱸᱰ ᱫᱤᱥᱚᱢ ᱟᱹᱠᱷᱨᱤᱧ ᱜᱮᱠᱚ ᱫᱟᱲᱮ ᱟᱠᱟᱣᱫᱟ ᱢᱮᱱᱠᱷᱟᱱ ᱵᱟᱧᱪᱟᱣ ᱞᱟᱹᱜᱤᱫ ᱫᱚ ᱟᱹᱫᱤᱵᱟᱹᱥᱤ ᱠᱚᱣᱟᱜ ᱚᱥᱛᱤᱛᱟ ᱟᱨ ᱯᱟᱦᱪᱟᱱ ᱟᱨ ᱦᱚᱸᱠ ᱚᱫᱷᱤᱠᱟᱨ ᱞᱟᱹᱜᱤᱫ ᱫᱚ ᱟᱹᱰᱤ ᱠᱤᱪᱷᱤ ᱥᱟᱞᱠᱷᱟᱱ ᱢᱩᱨᱢᱩᱭ ᱵᱟᱧᱪᱟᱣ ᱟᱠᱟᱫᱼᱟ ᱟᱨ ᱱᱤᱛ ᱦᱚᱸ ᱵᱟᱧᱪᱟᱣ ᱠᱟᱹᱢᱤ ᱨᱮ ᱢᱮᱱᱟᱭᱟ ᱟᱨ ᱩᱱᱤ ᱡᱤᱛᱠᱟᱹᱨᱮᱫ ᱠᱟᱱᱟ ᱚᱱᱟᱛᱮ ᱩᱱᱤ ᱫᱚ ᱵᱟᱢ ᱨᱚᱲ ᱫᱟᱲᱮᱭᱟᱭᱟ ᱪᱮᱫᱟᱜ ᱡᱮ ᱟᱯᱮ ᱢᱟ ᱠᱟᱬᱟ ᱠᱟᱹᱬᱤ ᱟᱹᱫᱷᱩᱣᱟᱹ ᱵᱟᱯᱮ ᱧᱮᱧᱮᱞ ᱠᱟᱱᱟ ᱤᱭᱩᱴᱩᱵᱽ ᱯᱷᱮᱥᱵᱩᱠ ᱯᱮ ᱪᱟᱞᱟᱣᱮᱫᱼᱟ ᱞᱟᱹᱴᱩ ᱢᱳᱵᱟᱭᱤᱞ ᱮᱱ ᱨᱮᱦᱚᱸ ᱵᱟᱯᱮ ᱵᱩᱡᱽ ᱫᱟᱲᱮᱭᱟᱜ ᱠᱟᱱᱟ ᱥᱟᱞᱠᱷᱟᱱ ᱢᱩᱨᱢᱩ ᱪᱮᱫ ᱮ ᱠᱟᱹᱢᱤᱭᱮᱫᱼᱟ ᱟᱫᱚ ᱦᱟᱹᱱᱤ ᱱᱟᱹᱭ ᱪᱮᱛᱟᱱ ᱨᱮᱯᱮ ᱵᱷᱳᱜ ᱮᱫᱟ ᱚᱠᱚᱭ ᱛᱤᱱᱟᱹᱜ ᱜᱟᱱ ᱵᱮᱱᱰᱮᱞ ᱠᱚ ᱮᱢᱟ ᱟᱠᱟᱫ ᱯᱮᱭᱟ ᱥᱮ ᱪᱮᱫ ᱚᱱᱟ ᱛᱮᱯᱮ ᱜᱷᱮᱸᱴ ᱮᱫᱟ ᱚᱱᱟᱛᱮ ᱱᱚᱣᱟ ᱥᱟᱱᱛᱟᱲ ᱯᱟᱨᱜᱟᱱᱟ ᱨᱮᱫᱚ ᱢᱚᱴᱷᱮ ᱜᱮ ᱟᱞᱚᱯᱮ ᱵᱤᱨᱳᱫᱟ ᱟᱨ ᱡᱟᱦᱟᱸ ᱮᱠ ᱵᱟᱪᱚᱱ ᱫᱩ ᱵᱟᱪᱚᱱ ᱵᱟᱹᱦᱩ ᱵᱟᱪᱚᱱ ᱯᱮ ᱢᱮᱱᱮᱫᱼᱟ ᱠᱤ ᱩᱲᱤᱥᱥᱟ ᱨᱮᱱᱟᱜ ᱠᱟᱱᱟ ᱥᱟᱱᱛᱟᱲᱤ ᱞᱤᱯᱤ ᱫᱚ ᱟᱨ ᱛᱚᱵᱮ ᱤᱝᱞᱤᱥ ᱫᱚ ᱚᱠᱟ ᱨᱮᱱᱟᱝ ᱠᱟᱱᱟ ᱤᱝᱞᱮᱱᱰ ᱨᱮᱱᱟᱝ ᱠᱟᱱᱟ ᱚᱱᱟ ᱡᱚᱠᱷᱚᱱ ᱯᱮ ᱟᱯᱱᱟᱨ ᱫᱟᱲᱮᱭᱟᱫᱟ ᱤᱥᱠᱮ ᱵᱟᱫ ᱱᱚᱣᱟ ᱫᱮᱣᱱᱟᱜᱽᱨᱤ ᱞᱤᱯᱤ ᱫᱚ ᱚᱯᱷᱤ ᱨᱮᱱᱟᱝ ᱠᱟᱱᱟ ᱠᱤ ᱱᱚᱣᱟ ᱠᱚ ᱞᱮᱝᱜᱩᱭᱮᱡᱽ ᱯᱮ ᱟᱯᱱᱟᱨ ᱫᱟᱲᱮᱭᱟᱫᱟ ᱵᱷᱟᱥᱟ ᱛᱟᱨᱯᱚᱨᱮ ᱟᱯᱱᱟᱨᱟᱜ ᱡᱟᱱᱟᱢ ᱟᱲᱟᱝ ᱚᱱᱟ ᱫᱚ ᱪᱮᱠᱟ ᱵᱟᱯᱮ ᱟᱯᱱᱟᱨ ᱫᱟᱲᱮᱭᱟᱜ ᱟᱨ ᱵᱟᱯᱮ ᱟᱯᱱᱟᱨ ᱠᱷᱟᱱ ᱚᱱᱟ ᱦᱚᱸ ᱱᱟᱯᱟᱭ ᱠᱟᱛᱷᱟ ᱠᱟᱱᱟ ᱡᱚᱨ ᱡᱚᱵᱚᱨ ᱡᱟᱹᱥᱛᱤ ᱨᱮᱱᱟᱜ ᱠᱟᱛᱷᱟ ᱫᱚ ᱵᱟᱝ ᱠᱟᱱᱟ ᱟᱯᱮ ᱱᱤᱛᱚᱜ ᱛᱤᱱᱟᱹᱜ ᱯᱮ ᱯᱟᱲᱦᱟᱣ ᱰᱷᱮᱨ ᱟᱠᱟᱱ ᱯᱤ ᱡᱤ ᱯᱤ ᱮᱭᱤᱪ ᱰᱤ ᱡᱟᱦᱟᱸᱭ ᱵᱟᱭ ᱯᱟᱲᱦᱟᱣ ᱟᱠᱟᱱ ᱩᱱᱤ ᱫᱚ ᱟᱯᱮ ᱵᱟᱠᱚ ᱵᱤᱨᱩᱫᱮᱫ ᱯᱮᱭᱟ ᱟᱫᱚ ᱱᱤᱭᱟᱹ ᱯᱮ ᱟᱯᱮ ᱯᱮ ᱩᱭᱦᱟᱹᱨ ᱠᱮᱭᱟ ᱠᱤ ᱜᱚᱜᱚ ᱟᱲᱟᱝ ᱠᱟᱱᱟ ᱱᱚᱣᱟ ᱫᱚ ᱟᱭᱳ ᱟᱲᱟᱝ ᱛᱚ ᱱᱚᱣᱟ ᱫᱚ ᱪᱮᱫ ᱞᱟᱹᱜᱤᱫ ᱵᱚᱱ ᱵᱤᱨᱳᱫᱟ ᱟᱵᱚᱣᱟᱜ ᱥᱚᱢᱟᱡᱽ ᱨᱮ ᱟᱵᱚᱣᱟᱜ ᱵᱷᱟᱥᱟ ᱦᱚᱸ ᱱᱤᱛᱳᱜ ᱢᱮᱱᱟᱜᱼᱟ ᱤᱥᱠᱨᱤᱯᱴ ᱛᱟᱯᱚᱨᱮ ᱱᱚᱣᱟ ᱫᱚ ᱢᱟᱱᱚᱛ ᱫᱚᱨᱠᱟᱨ ᱛᱚ ᱟᱯᱮ ᱢᱟᱯᱮ ᱵᱤᱨᱳᱫᱮᱫ ᱠᱟᱱ ᱟᱨ ᱟᱯᱮ ᱢᱟ ᱱᱤᱛᱳᱜ ᱮᱴᱟᱜ ᱥᱮᱫ ᱯᱮ ᱜᱚᱭᱚᱱ ᱥᱮᱱ ᱠᱟᱱ ᱢᱩᱥᱞᱟᱹ ᱨᱮ ᱪᱤᱞᱤ ᱠᱚᱨᱮ ᱪᱚ ᱮᱱ ᱨᱮᱦᱚᱸ ᱱᱤᱛ ᱥᱟᱱᱛᱟᱲ ᱵᱚᱭᱦᱟ ᱟᱯᱮ ᱠᱚ ᱵᱟᱠᱚ ᱵᱤᱨᱳᱫ ᱠᱟᱜ ᱯᱮ ᱟᱫᱚ ᱪᱮᱫ ᱯᱮ ᱠᱷᱚᱡᱽ ᱠᱟᱱᱟ ᱟᱯᱮ ᱵᱤᱨᱳᱫ ᱟᱪᱚ ᱡᱩᱫᱤ ᱩᱱᱟᱹᱜ ᱜᱮ ᱜᱮᱭᱟᱱ ᱛᱟᱦᱮᱸ ᱠᱚᱜ ᱛᱟᱵᱚᱱᱟ ᱛᱚ ᱮᱴᱟᱜ ᱫᱷᱚᱨᱚᱢ ᱵᱟᱝᱯᱮ ᱟᱯᱱᱟᱨ ᱜᱮᱭᱟ ᱟᱫᱚ ᱱᱚᱜᱼᱚᱭ ᱱᱚᱝᱠᱟ ᱥᱟᱶᱛᱟ ᱜᱟᱸᱰᱟᱨ ᱠᱚᱫᱚ ᱱᱚᱜᱼᱚᱭ ᱧᱮᱞ ᱴᱷᱤᱠ ᱠᱚᱛᱟ ᱵᱚᱱ ᱯᱮ ᱥᱚᱢᱟᱡᱽ ᱞᱟᱹᱜᱤᱫ ᱵᱟᱠᱚ ᱠᱟᱹᱢᱤ ᱫᱟᱲᱮᱭᱟᱜᱼᱟ ᱥᱚᱢᱚᱭ ᱠᱚ ᱚᱠᱛᱚ ᱠᱚ ᱵᱟᱹᱱᱩᱜᱼᱟ ᱢᱮᱱᱠᱷᱟᱱ ᱵᱷᱩᱜ ᱞᱟᱹᱜᱤᱫ ᱫᱚ ᱦᱟᱸᱰᱮ ᱱᱟᱸᱰᱮ ᱠᱷᱚᱱ ᱠᱚ ᱨᱤᱭᱟᱹᱣ ᱦᱤᱡᱩᱜᱼᱟ ᱛᱩᱭᱩ ᱞᱮᱠᱟ ᱱᱚᱛᱮ ᱨᱮᱦᱚᱸ ᱦᱚᱠᱮ ᱦᱚᱠᱮ ᱦᱟᱱᱛᱮ ᱨᱮᱦᱚᱸ ᱦᱚᱠᱮ ᱦᱚᱠᱮ ᱢᱮᱱᱠᱷᱟᱱ ᱱᱚᱣᱟ ᱦᱚᱠᱮ ᱦᱚᱠᱮ ᱫᱚ ᱥᱟᱱᱛᱟᱲ ᱯᱟᱨᱜᱟᱱᱟ ᱨᱮᱫᱚ ᱢᱚᱴᱷᱮ ᱜᱮ ᱵᱟᱝ ᱪᱟᱞᱟᱜ ᱛᱟᱯᱮᱭᱟ ᱢᱟ ᱟᱫᱚ ᱛᱤᱦᱤᱧᱟᱜ ᱴᱚᱯᱤᱠ ᱫᱚ ᱱᱚᱝᱠᱟ ᱜᱮ ᱥᱟᱱᱟᱢ ᱧᱮᱧᱮᱞᱤᱭᱟᱹ ᱠᱚ ᱢᱟᱱᱚᱛ ᱡᱚᱦᱟᱨ